ᱥᱟᱱᱟᱢ ᱧᱮᱧᱮᱞᱤᱭᱟᱹ ᱵᱚᱭᱦᱟ ᱠᱚ ᱡᱚᱦᱟᱨ ᱜᱮ ᱟᱥᱟᱭᱮᱫᱟᱹᱧ ᱟᱯᱮ ᱠᱚ ᱛᱟᱵᱚ ᱢᱮᱱᱟᱜ ᱯᱮᱭᱟ ᱱᱟᱯᱟᱭ ᱨᱮᱜᱮ ᱟᱨ ᱤᱧ ᱦᱚᱸ ᱵᱩᱜᱤ ᱨᱮ ᱛᱟᱵᱚ ᱢᱤᱱᱟᱹᱧᱟ ᱟᱨ ᱛᱮᱦᱮᱧ ᱫᱚ ᱛᱟᱵᱚ ᱦᱩᱭᱩᱜ ᱠᱟᱱᱟ ᱮᱜᱟᱨᱚ ᱛᱟᱹᱨᱤᱠᱷ ᱥᱮᱛᱟᱜ ᱵᱮᱲᱟ ᱟᱨ ᱥᱮᱛᱟᱜ ᱥᱮᱛᱟᱜ ᱨᱮ ᱟᱯᱮ ᱠᱚ ᱱᱚᱣᱟ ᱵᱷᱤᱰᱤᱭᱳ ᱛᱮ ᱥᱟᱹᱜᱩᱱ ᱫᱟᱨᱟᱢ ᱟᱫᱚ ᱱᱚᱛᱮ ᱯᱟᱹᱪᱷᱞᱟᱹ ᱥᱮᱫ ᱨᱮ ᱩᱱᱠᱩ ᱵᱚᱱ ᱧᱮᱞᱮᱫ ᱠᱤᱱᱟ ᱩᱱᱠᱤᱱ ᱟᱵᱚ ᱨᱮᱱ ᱵᱟᱨᱭᱟ ᱱᱩᱠᱤᱱ ᱫᱚ ᱯᱟᱨᱣᱟ ᱵᱩᱦᱤ ᱯᱟᱨᱣᱟ ᱱᱤᱛᱚᱝ ᱜᱮ ᱡᱚᱢᱟᱜ ᱠᱚᱵᱚ ᱮᱢᱟᱫ ᱠᱤᱱᱟ ᱟᱨ ᱮᱢ ᱦᱩᱭ ᱠᱟᱛᱮᱫ ᱱᱚᱛᱮ ᱨᱮ ᱟᱨᱦᱚᱸ ᱢᱤᱫᱴᱤᱡ ᱛᱟᱵᱚ ᱢᱮᱱᱟᱭᱟ ᱱᱩᱭ ᱛᱟᱨᱟ ᱧᱮᱞ ᱧᱚᱜᱮ ᱢᱟ ᱱᱚᱜᱼᱚᱭ ᱱᱩᱭ ᱦᱚᱸ ᱡᱚᱡᱚᱢ ᱠᱟᱱᱟ ᱠᱩᱨᱩᱢᱩᱴᱩ ᱡᱚᱢ ᱦᱩᱭ ᱠᱮᱜᱼᱟᱢ ᱡᱚᱢ ᱦᱩᱭ ᱠᱮᱜᱼᱟ ᱪᱮᱢ ᱟᱹᱣᱨᱤᱭᱟ ᱡᱚᱡᱚᱢ ᱨᱮ ᱪᱷᱩᱴᱟᱹᱣ ᱠᱟᱱᱟᱭ ᱠᱩᱨᱩᱢᱩᱴᱩ ᱵᱟᱭ ᱨᱚᱲ ᱠᱟᱱᱟ ᱛᱚ ᱟᱨᱦᱚᱸ ᱟᱨ ᱢᱤᱫᱴᱤᱡ ᱛᱟᱵᱚ ᱢᱮᱱᱟᱭᱟ ᱱᱚᱛᱮ ᱨᱮ ᱚᱱᱟ ᱵᱷᱤᱛᱨᱤ ᱨᱮ ᱢᱮᱱᱟᱭᱟ ᱩᱱᱤ ᱛᱟᱨᱟ ᱧᱮᱞᱮ ᱠᱟᱱ ᱜᱮᱭᱟ ᱵᱚᱱ ᱵᱤᱴᱩ ᱱᱩᱭ ᱫᱚ ᱛᱟᱵᱚ ᱦᱩᱭᱮᱱᱟ ᱛᱩᱨᱩᱭ ᱮᱭᱟᱭ ᱫᱤᱱ ᱜᱟᱱ ᱢᱟᱲᱟᱝ ᱨᱮ ᱟᱡ ᱛᱮᱜᱮ ᱩᱰᱟᱹᱣ ᱦᱮᱡ ᱞᱮᱱᱟᱭ ᱟᱵᱚ ᱚᱲᱟᱜ ᱛᱮ ᱟᱫᱚ ᱟᱹᱰᱤ ᱫᱤᱱ ᱫᱷᱟᱨᱟ ᱨᱮ ᱟᱵᱚ ᱚᱲᱟᱜ ᱨᱮ ᱢᱤᱫᱴᱤᱱ ᱢᱤᱦᱩ ᱢᱤᱴᱩᱭ ᱛᱟᱦᱮᱸ ᱠᱟᱱᱟ ᱩᱱᱤ ᱩᱰᱟᱹᱣ ᱟᱫ ᱞᱮᱱᱟᱭ ᱟᱫᱚ ᱡᱚᱛᱚ ᱦᱚᱲ ᱞᱮ ᱵᱷᱟᱹᱵᱤᱭᱮᱫ ᱛᱟᱦᱮᱸᱫ ᱩᱱᱤ ᱜᱮ ᱯᱟᱞᱮᱱ ᱩᱰᱟᱹᱣ ᱦᱮᱡ ᱨᱩᱣᱟᱹᱲ ᱠᱟᱱᱟ ᱟᱡ ᱛᱮᱜᱮ ᱟᱬᱜᱚᱭᱮᱱᱟᱭ ᱟᱨ ᱩᱱᱤ ᱵᱟᱹᱵᱩᱣᱟᱜ ᱡᱮ ᱥᱩᱨ ᱨᱮ ᱫᱩᱲᱩᱵ ᱮᱱᱟᱭ ᱤᱱᱟᱹ ᱛᱟᱭᱚᱢ ᱡᱚᱢᱟᱜ ᱠᱚᱠᱚ ᱮᱢᱟᱫᱮᱭᱟ ᱥᱟᱵ ᱦᱚᱪᱚ ᱟᱛᱮᱫ ᱥᱟᱵ ᱦᱚᱲ ᱠᱚ ᱥᱟᱵ ᱠᱮᱫᱮ ᱠᱷᱟᱱ ᱥᱟᱵ ᱦᱚᱪᱚ ᱟᱫ ᱠᱚᱣᱟ ᱟᱫᱚᱞᱮ ᱵᱷᱟᱹᱵᱤᱭᱮᱫ ᱛᱟᱦᱮᱱ ᱱᱩᱭ ᱫᱚ ᱟᱞᱮᱭᱤᱡ ᱜᱮ ᱟᱨ ᱛᱟᱦᱮᱸᱭᱮᱱᱟᱭ ᱛᱩᱨᱩᱭ ᱮᱭᱟᱭ ᱫᱤᱱ ᱜᱟᱱ ᱟᱫᱚ ᱟᱞᱮ ᱟᱛᱳ ᱨᱮ ᱟᱨ ᱢᱤᱫ ᱦᱚᱲ ᱚᱲᱟᱜ ᱨᱮ ᱚᱱᱠᱟ ᱜᱮ ᱟᱠᱚ ᱦᱚᱸ ᱢᱤᱫᱴᱤᱡ ᱢᱤᱴᱩ ᱠᱚ ᱟᱹᱥᱩᱞ ᱞᱮᱫᱮᱭᱟ ᱟᱫᱚ ᱩᱱᱤ ᱠᱚ ᱩᱰᱟᱹᱣ ᱦᱚᱪᱚ ᱠᱮᱫᱮᱭᱟ ᱛᱟᱭᱚᱢ ᱢᱟ ᱟᱠᱚ ᱠᱚ ᱵᱟᱲᱟᱭ ᱠᱮᱫᱼᱟ ᱡᱮ ᱱᱚᱰᱮ ᱢᱤᱫᱴᱤᱡ ᱮ ᱩᱰᱟᱹᱣ ᱦᱮᱡ ᱟᱠᱟᱱᱟ ᱟᱫᱚ ᱠᱚ ᱧᱮᱞ ᱠᱮᱫᱮ ᱠᱷᱟᱱ ᱟᱫᱚ ᱠᱚ ᱢᱮᱱᱮᱫᱼᱟ ᱱᱩᱭ ᱫᱚ ᱟᱞᱮᱭᱤᱡ ᱜᱮ ᱮᱱᱠᱷᱟᱱ ᱫᱚ ᱛᱮᱦᱮᱧ ᱫᱚ ᱱᱟᱦᱟᱜ ᱠᱚ ᱤᱫᱤᱭᱮᱭᱟ ᱱᱩᱭ ᱢᱤᱴᱩ ᱫᱚ ᱟᱠᱚᱭᱤᱡ ᱟᱨ ᱱᱚᱛᱮ ᱵᱟᱹᱵᱩ ᱟᱭᱳ ᱦᱚᱸᱭ ᱢᱮᱱᱮᱫᱼᱟ ᱱᱩᱭ ᱢᱟ ᱟᱞᱮᱭᱤᱡ ᱞᱮᱠᱟᱭ ᱧᱮᱞᱚᱜ ᱠᱟᱱᱟ ᱟᱨ ᱮᱱᱠᱷᱟᱱ ᱡᱟᱦᱟᱱᱟᱜ ᱮ ᱢᱮᱛᱟᱭ ᱠᱟᱱᱟ ᱡᱟᱣ ᱦᱟᱹᱱᱤ ᱢᱟᱨᱟᱝ ᱤᱡ ᱢᱤᱴᱩ ᱡᱟᱦᱟᱸ ᱞᱮᱠᱟᱭ